ᱛᱚ ᱴᱷᱤᱠ ᱜᱮᱭᱟ ᱜᱟᱛᱮ ᱠᱚ ᱛᱮᱦᱮᱧ ᱟᱯᱮ ᱠᱚ ᱛᱟᱞᱟᱨᱮ ᱢᱤᱫ ᱵᱟᱯᱞᱟ ᱨᱮ ᱦᱤᱡᱩᱜ ᱦᱩᱭᱱᱟ ᱱᱤᱭᱟᱹ ᱵᱟᱯᱞᱟ ᱨᱮ ᱡᱟᱦᱟᱸ ᱫᱚ ᱱᱤᱭᱟᱹ ᱜᱚᱝᱜᱨᱟᱢᱯᱩᱨ ᱵᱞᱚᱠ ᱮᱠ ᱱᱚᱝ ᱡᱤᱯᱤ ᱥᱩᱠᱫᱮᱵᱽᱯᱩᱨ ᱮᱞᱟᱠᱟ ᱡᱟᱦᱟᱸ ᱫᱚ ᱚᱱᱚᱱᱛᱚᱯᱩᱨ ᱟᱛᱳ ᱨᱮ ᱠᱨᱤᱥᱱᱚ ᱢᱩᱨᱢᱩ ᱜᱚᱝᱠᱮᱭᱟᱜ ᱜᱷᱟᱨᱚᱸᱡᱽ ᱨᱮ ᱡᱟᱦᱟᱸ ᱫᱚ ᱟᱡ ᱨᱮᱱ ᱠᱚᱲᱟᱣᱟᱜ ᱵᱟᱯᱞᱟ ᱡᱟᱦᱟᱸ ᱫᱚ ᱨᱟᱡᱮᱥ ᱢᱩᱨᱢᱩ ᱟᱨ ᱡᱟᱦᱟᱸᱭ ᱵᱟᱹᱦᱩ ᱠᱩᱲᱤ ᱠᱚ ᱵᱟᱯᱞᱟ ᱟᱹᱜᱩ ᱠᱟᱫᱮ ᱩᱱᱤ ᱫᱚ ᱦᱩᱭᱩᱜ ᱠᱟᱱᱟ ᱥᱟᱵᱚᱱᱤ ᱠᱤᱥᱠᱩ ᱛᱚ ᱱᱤᱭᱟᱹ ᱵᱟᱯᱞᱟ ᱨᱮ ᱥᱮᱱ ᱠᱟᱛᱮ ᱟᱹᱰᱤ ᱨᱟᱹᱥᱠᱟᱹ ᱟᱹᱰᱤ ᱱᱟᱯᱟᱭ ᱵᱩᱡᱷᱟᱹᱣᱱᱟ ᱡᱟᱦᱟᱸ ᱫᱚ ᱵᱮᱨᱮᱞ ᱫᱟᱜ ᱛᱮ ᱵᱟᱯᱞᱟ ᱠᱟᱹᱢᱤ ᱦᱚᱨᱟ ᱟᱨ ᱱᱤᱭᱟᱹ ᱵᱟᱯᱞᱟ ᱠᱟᱹᱢᱤ ᱦᱚᱨᱟ ᱨᱮ ᱥᱟᱱᱟᱢ ᱜᱮ ᱯᱷᱤᱴᱱᱮᱥ ᱠᱚ ᱛᱟᱦᱮᱸ ᱠᱟᱱᱟ ᱡᱟᱦᱟᱸ ᱥᱟᱱᱟᱢ ᱠᱚᱜᱮ ᱮᱠᱟᱞ ᱟᱹᱰᱤ ᱱᱟᱯᱟᱭ ᱛᱚ ᱱᱩᱠᱩ ᱠᱚ ᱜᱚᱝᱠᱮ ᱠᱚᱵᱚᱱ ᱠᱩᱞᱤ ᱠᱚᱣᱟ ᱟᱨ ᱱᱚᱰᱮᱱᱟᱜ ᱵᱟᱯᱞᱟ ᱨᱮᱱᱟᱜ ᱠᱟᱹᱢᱤ ᱦᱚᱨᱟ ᱠᱚᱵᱚᱱ ᱵᱟᱰᱟᱭᱟ ᱪᱮᱫ ᱞᱮᱠᱟ ᱠᱚ ᱠᱟᱹᱢᱤ ᱠᱚ ᱛᱚᱲᱟᱣ ᱤᱫᱤ ᱠᱮᱫᱟ ᱟᱨ ᱱᱚᱰᱮᱱ ᱠᱚ ᱡᱟᱦᱟᱸᱭ ᱟᱹᱛᱩ ᱟᱰᱮ ᱴᱚᱞᱟ ᱠᱚᱨᱮᱱ ᱠᱚ ᱦᱮᱡ ᱟᱠᱟᱱ ᱱᱩᱠᱩ ᱠᱚᱴᱷᱮᱱ ᱦᱚᱸ ᱟᱸᱡᱚᱢᱚᱜ ᱠᱟᱱᱟ ᱟᱹᱰᱤ ᱵᱮᱥ ᱜᱮ ᱱᱤᱭᱟᱹ ᱵᱟᱯᱞᱟ ᱠᱟᱹᱢᱤ ᱦᱚᱨᱟ ᱯᱟᱨᱚᱢᱮᱱ ᱛᱟᱠᱚᱣᱟ ᱟᱨ ᱩᱱᱠᱩ ᱠᱚ ᱢᱮᱱᱫᱟ ᱡᱮ ᱱᱚᱝᱠᱟ ᱵᱟᱯᱞᱟ ᱜᱮ ᱟᱞᱮ ᱦᱚᱸ ᱟᱹᱰᱤ ᱵᱮᱥ ᱞᱮ ᱧᱮᱞᱮᱫ ᱠᱟᱱ ᱛᱟᱯᱮᱭᱟ ᱟᱨ ᱱᱚᱝᱠᱟ ᱜᱮ ᱞᱟᱹᱠᱛᱤ ᱠᱟᱱᱟ ᱛᱚ ᱱᱤᱭᱟᱹ ᱤᱫᱤ ᱠᱟᱛᱮ ᱱᱚᱣᱟ ᱡᱚᱠᱷᱚᱱ ᱵᱟᱨᱦᱮ ᱦᱚᱲ ᱠᱚᱦᱚᱸ ᱠᱚ ᱨᱚᱲ ᱮᱫᱟ ᱱᱚᱣᱟᱛᱮ ᱟᱹᱰᱤ ᱜᱚᱨᱚᱵᱽ ᱞᱮ ᱵᱩᱡᱷᱟᱹᱣ ᱮᱫᱟ ᱥᱮ ᱟᱹᱰᱤ ᱜᱚᱨᱚᱵᱽ ᱵᱩᱡᱷᱟᱹᱜ ᱠᱟᱱᱟ ᱡᱮ ᱱᱤᱭᱟᱹ ᱟᱹᱫᱤᱵᱟᱹᱥᱤ ᱥᱮᱸᱜᱮᱞ ᱚᱵᱷᱤᱡᱟᱱ ᱡᱟᱦᱟᱸ ᱵᱮᱨᱮᱞ ᱫᱟᱜ ᱛᱮ ᱵᱟᱯᱞᱟ ᱠᱟᱹᱢᱤ ᱦᱚᱨᱟᱭ ᱥᱟᱡᱽ ᱥᱟᱯᱲᱟᱣ ᱫᱤᱥᱚᱢ ᱨᱮᱱ ᱦᱚᱲᱮ ᱞᱟᱹᱭ ᱟᱠᱟᱫ ᱠᱚ ᱟᱨᱮ ᱩᱪᱷᱟᱹᱱ ᱟᱠᱟᱫ ᱠᱚ ᱟᱨ ᱱᱤᱭᱟᱹ ᱱᱤᱭᱟᱹ ᱠᱟᱹᱢᱤ ᱦᱚᱨᱟ ᱠᱚ ᱟᱯᱱᱟᱨᱮᱫ ᱠᱟᱱ ᱚᱱᱟ ᱞᱮᱠᱟᱛᱮ ᱟᱹᱰᱤ ᱱᱟᱯᱟᱭ ᱵᱩᱡᱷᱟᱹᱜ ᱠᱟᱱᱟ ᱟᱹᱰᱤ ᱵᱮᱥ ᱵᱩᱡᱷᱟᱹᱜ ᱠᱟᱱᱟ ᱟᱨ ᱱᱚᱝᱠᱟ ᱜᱮ ᱥᱟᱱᱟᱢ ᱫᱤᱥᱚᱢ ᱨᱮᱱ ᱦᱚᱲ ᱠᱚᱦᱚᱸ ᱱᱚᱝᱠᱟ ᱠᱟᱹᱢᱤ ᱛᱟᱵᱚᱱ ᱯᱮ ᱟᱨ ᱛᱚ ᱫᱮᱞᱟ ᱵᱚᱱ ᱱᱚᱰᱮ ᱜᱚᱝᱠᱮ ᱠᱚ ᱦᱮᱱᱟᱜ ᱠᱚᱣᱟ ᱩᱱᱠᱩ ᱵᱚᱱ ᱠᱩᱞᱤ ᱞᱮᱠᱚ ᱜᱮ ᱡᱚᱦᱟᱨ ᱛᱮᱦᱮᱧ ᱟᱞᱮ ᱱᱚᱜᱼᱚᱭ ᱮᱜᱟᱨᱳᱭ ᱢᱟᱨᱪ ᱫᱩ ᱦᱟᱡᱟᱨ ᱯᱚᱸᱪᱤᱥ ᱫᱚᱠᱠᱷᱤᱱᱟᱡᱽᱯᱩᱨ ᱡᱮᱞᱟ ᱵᱚᱦᱚᱨᱚᱢᱯᱩᱨ ᱵᱞᱚᱠ